ᱟᱨᱮ ᱱᱩᱭᱮ ᱞᱟᱹᱭᱮᱜᱼᱟ ᱢᱮᱱᱮᱫᱼᱟᱭ ᱜᱟᱡᱟᱲ ᱨᱮᱢ ᱠᱷᱟᱨᱟᱣ ᱠᱟᱫᱮᱭᱟ ᱟᱢᱮᱢ ᱞᱟᱹᱭᱮᱜᱼᱟ ᱵᱟᱝᱟ ᱢᱩᱡ ᱛᱩᱠᱟᱹᱧ ᱫᱮᱠᱷᱟᱣ ᱟᱭ ᱠᱟᱱᱟ ᱭᱟ ᱢᱩᱡ ᱛᱩᱠᱟᱹᱢ ᱫᱮᱠᱷᱟᱣ ᱟᱭ ᱠᱟᱱᱟ ᱥᱮ ᱪᱩᱢᱩᱠ ᱛᱩᱠᱟᱹᱢ ᱫᱮᱠᱷᱟᱣ ᱟᱭ ᱠᱟᱱᱟ ᱜᱟᱡᱟᱲ ᱨᱮ ᱵᱷᱚᱨᱟᱣ ᱠᱟᱫᱤᱧ ᱛᱟᱦᱮᱱᱟ ᱪᱷᱤ ᱪᱷᱤ ᱪᱷᱤ ᱪᱷᱤ ᱫᱟᱫᱟ ᱟᱢ ᱫᱚ ᱟᱹᱰᱤ ᱵᱮᱠᱟᱨᱤᱭᱟᱹ ᱦᱚᱲ ᱠᱟᱱᱟᱢ ᱭᱟ ᱭᱟ ᱟᱢ ᱢᱟ ᱮᱴᱟᱜ ᱮᱴᱟᱜ ᱮᱢ ᱵᱷᱚᱨᱟᱣ ᱮ ᱠᱟᱱ ᱫᱚ ᱚᱠᱟ ᱡᱟᱭᱜᱟ ᱨᱮ ᱵᱷᱚᱨᱟᱣ ᱠᱟᱛᱷᱟ ᱚᱱᱟ ᱡᱟᱭᱜᱟ ᱨᱮᱢ ᱵᱷᱚᱨᱟᱣ ᱮᱭᱟ ᱛᱚᱵᱮ ᱛᱚ ᱠᱩᱥᱤ ᱧᱚᱜ ᱮ ᱵᱩᱡᱷᱟᱹᱣᱟ ᱯᱮᱭᱟᱨ ᱜᱟᱛᱮ ᱠᱚ ᱚᱠᱟᱞᱮᱠᱟ ᱢᱮᱱᱟᱜ ᱯᱮ ᱛᱟᱵᱚᱱᱟ ᱤᱧ ᱟᱥᱟᱭᱟᱹᱧ ᱵᱷᱟᱹᱜᱤ ᱨᱮᱜᱮ ᱢᱮᱱᱟᱜ ᱯᱮ ᱛᱟᱵᱚᱱᱟ ᱤᱧ ᱦᱚᱸ ᱯᱮ ᱧᱮᱞᱤᱧ ᱠᱟᱱ ᱜᱮᱭᱟ ᱪᱟᱸᱫᱚ ᱵᱚᱸᱜᱟ ᱫᱩᱞᱟᱹᱲ ᱟᱨ ᱟᱯᱮ ᱠᱚᱣᱟᱜ ᱥᱟᱯᱳᱨᱴ ᱜᱚᱨᱚᱡᱽ ᱫᱩᱞᱟᱹᱲ ᱛᱮ ᱱᱟᱯᱟᱭ ᱨᱮᱜᱮ ᱢᱤᱱᱟᱹᱧ ᱠᱟᱫᱤᱧᱟ ᱛᱚ ᱱᱚᱣᱟ ᱵᱷᱤᱰᱤᱭᱳ ᱠᱚᱱᱴᱤᱱᱤᱭᱩ ᱧᱮᱞ ᱛᱟᱵᱚᱱ ᱯᱮ ᱱᱚᱣᱟ ᱵᱷᱤᱰᱤᱭᱳ ᱨᱮ ᱟᱹᱰᱤ ᱪᱚᱨᱚᱠ ᱪᱚᱨᱚᱠ ᱟᱹᱰᱤ ᱤᱱᱴᱟᱨᱮᱥᱴᱤᱝ ᱥᱤᱱ ᱟᱹᱜᱩ ᱠᱟᱛᱮᱧ ᱦᱮᱡ ᱟᱠᱟᱱ ᱛᱟᱵᱚᱱᱟ ᱛᱚᱵᱮ ᱟᱯᱮ ᱱᱤᱦᱟᱹᱛᱤ ᱧᱮᱞ ᱛᱟᱵᱚᱱ ᱯᱮ ᱟᱯᱮ ᱞᱟᱹᱜᱤᱫ ᱛᱮ ᱱᱚᱣᱟ ᱵᱷᱤᱰᱤᱭᱳ ᱵᱮᱱᱟᱣ ᱟᱹᱰᱤ ᱜᱟᱱᱤᱧ ᱢᱮᱦᱱᱚᱛ ᱟᱠᱟᱫ ᱛᱟᱵᱚᱱᱟ ᱚᱱᱟᱛᱮ ᱟᱯᱮ ᱴᱷᱮᱱ ᱱᱮᱦᱚᱨᱮᱫ ᱯᱮᱭᱟ ᱛᱟᱵᱚᱱᱟ ᱱᱚᱣᱟ ᱵᱷᱤᱰᱤᱭᱳ ᱯᱩᱨᱟᱹ ᱯᱷᱟᱥᱴ ᱠᱷᱚᱱ ᱞᱟᱥᱴ ᱫᱷᱟᱹᱨᱤᱡ ᱧᱮᱞ ᱛᱟᱵᱚᱱ ᱯᱮ ᱫᱮᱞᱟᱵᱚᱱ ᱟᱨᱦᱚᱸ ᱱᱚᱝᱠᱟᱱᱟᱜ ᱜᱮ ᱟᱹᱰᱤ ᱟᱭᱢᱟ ᱠᱤᱪᱷᱩ ᱵᱚᱱ ᱧᱮᱞᱟᱵᱚᱱ ᱚᱱᱟ ᱵᱷᱤᱰᱤᱭᱳ ᱟᱞᱚᱯᱮ ᱥᱠᱤᱯ ᱛᱟᱵᱚᱱᱟ ᱯᱩᱨᱟᱹ ᱯᱷᱮᱲᱟᱛ ᱠᱷᱚᱱ ᱢᱩᱪᱟᱹᱫ ᱦᱟᱹᱨᱤᱡ ᱧᱮᱞ ᱛᱟᱵᱚᱱ ᱯᱮ ᱫᱮᱞᱟ ᱵᱚᱱ ᱛᱚᱵᱮ ᱚᱱᱟ ᱵᱷᱤᱰᱤᱭᱳ ᱜᱮᱵᱚᱱ ᱮᱛᱚᱦᱚᱵ ᱠᱟᱜ ᱜᱮ ᱱᱚᱣᱟ ᱥᱮᱨᱮᱧ ᱫᱚ ᱠᱷᱟᱥ ᱟᱯᱮ ᱵᱟ ᱦᱚᱸ ᱟᱞᱮ ᱞᱮ ᱵᱩᱡᱷᱟᱹᱣ ᱠᱮᱫ ᱜᱮᱭᱟ ᱱᱚᱣᱟ ᱫᱚ ᱟᱞᱮ ᱞᱟᱹᱜᱤᱫ ᱠᱟᱱ ᱜᱮᱭᱟ ᱥᱮᱨᱮᱧ ᱢᱮᱱᱠᱷᱟᱱ ᱚᱱᱟ ᱥᱮᱨᱮᱧ ᱧᱩᱛᱩᱢ ᱜᱮᱛᱚ ᱵᱟᱢ ᱞᱟᱹᱭ ᱫᱟᱲᱮᱭᱟᱜ ᱠᱟᱱᱟ ᱥᱮᱨᱮᱧ ᱧᱩᱛᱩᱢ ᱪᱮᱫ ᱠᱟᱱᱟ ᱞᱟᱹᱭ ᱢᱮ ᱧᱮᱞᱚᱜ ᱠᱟᱱ ᱛᱟᱢᱟ ᱠᱟᱹᱴᱤᱡ ᱠᱟᱹᱴᱤᱡ ᱯᱮᱸᱴ ᱵᱟᱢ ᱚᱡᱚᱜ ᱟᱠᱟᱫ ᱪᱮᱫ ᱪᱚᱝ ᱵᱮᱥ ᱴᱷᱤᱠ ᱥᱮᱱᱴ ᱚᱱᱟ ᱠᱷᱟᱹᱛᱤᱨ ᱜᱮ ᱪᱮᱛᱟᱱ ᱨᱮᱫᱚ ᱧᱮᱞᱚᱜ ᱠᱟᱱ ᱛᱟᱢᱟ ᱢᱟᱨᱟᱝ ᱢᱟᱨᱟᱝ ᱜᱷᱮᱸᱴ ᱱᱚᱝᱠᱟ ᱟᱢᱮᱢ ᱥᱮᱨᱮᱧ ᱛᱮ ᱟᱢ ᱦᱚᱲᱮᱢ ᱨᱤᱡᱷᱟᱹᱣ ᱠᱚᱣᱟ ᱟᱢᱟᱜ ᱥᱮᱨᱮᱧ ᱟᱸᱡᱚᱢ ᱛᱮ ᱦᱤᱞᱤᱫᱟᱹᱭ ᱢᱟ ᱨᱟᱜ ᱩᱛᱟᱹᱨ ᱠᱮᱫᱼᱟ ᱚ ᱦᱚ ᱦᱤᱞᱤ ᱫᱟᱹᱭ ᱟᱞᱚ ᱥᱮᱢ ᱨᱟᱜᱟ ᱟᱢ ᱫᱚ ᱪᱮᱫ ᱩᱱᱟᱹᱜ ᱫᱚᱢ ᱫᱩᱠ ᱮᱱᱟ ᱱᱩᱭ ᱛᱤᱱᱟᱹᱜ ᱵᱷᱟᱹᱜᱤ ᱥᱮᱨᱮᱧ ᱮᱫᱟ ᱢᱮᱱᱠᱷᱟᱱ ᱟᱢ ᱚᱱᱟ ᱥᱮᱨᱮᱧ ᱵᱟᱝ ᱟᱸᱡᱚᱢ ᱠᱟᱛᱮ ᱟᱢ ᱫᱚ ᱥᱮᱨᱮᱧ ᱵᱟᱝ ᱟᱸᱡᱚᱢ ᱠᱟᱛᱮ ᱨᱟᱜ ᱡᱚᱝ ᱠᱟᱱᱟᱢ ᱪᱮᱫᱟᱜ ᱢᱟᱥᱮ ᱟᱢᱟᱜ ᱨᱟᱜ ᱛᱮ ᱤᱧᱟᱹᱜ ᱦᱚᱲᱢᱚ ᱠᱚ ᱨᱩᱢᱩᱭ ᱨᱩᱢᱩᱭ ᱪᱟᱵᱟ ᱠᱮᱫ ᱛᱤᱧᱟᱹ ᱥᱟᱹᱨᱤ ᱜᱮ ᱦᱤᱞᱤ ᱫᱟᱹᱭ ᱟᱢ ᱫᱚ ᱪᱮᱫ ᱮᱢ ᱫᱩᱠ ᱟᱠᱟᱱ ᱛᱮ ᱢᱟᱥᱮ ᱚᱱᱠᱟ ᱫᱚᱢ ᱨᱟᱜ ᱡᱚᱝ ᱠᱟᱱᱟ ᱥᱮ ᱟᱢ ᱤᱧ ᱫᱟᱫᱟ ᱚᱠᱟ ᱠᱚᱥᱮᱱ ᱵᱟᱦᱨᱮ ᱫᱤᱥᱚᱢ ᱠᱚ ᱧᱤᱨ ᱵᱟᱹᱜᱤ ᱟᱠᱟᱫ ᱢᱮᱛᱮ ᱟᱢ ᱫᱚ ᱠᱷᱟᱹᱞᱤ ᱨᱟᱜ ᱟᱨ ᱨᱟᱜ ᱨᱮᱜᱮ ᱢᱮᱱᱟᱜ ᱟᱠᱟᱫ ᱢᱮᱭᱟ ᱭᱟ ᱱᱩᱭᱟᱜ ᱥᱮᱨᱮᱧ ᱟᱸᱡᱚᱢ ᱠᱟᱛᱮ ᱟᱢ ᱦᱚᱸ ᱠᱟᱹᱴᱤᱡ ᱢᱚᱱᱮ ᱡᱤᱣᱤ ᱠᱚ ᱨᱮᱭᱟᱲ ᱛᱟᱢ ᱡᱟᱦᱟᱸ ᱡᱤᱭᱟᱹᱲ ᱡᱷᱟᱨᱱᱟ ᱫᱟᱜ ᱞᱮᱠᱟ ᱨᱮᱭᱟᱲ ᱥᱟᱺᱦᱤᱡ ᱮᱢ ᱵᱩᱡᱷᱟᱹᱣᱟ ᱢᱮᱱᱠᱷᱟᱱ ᱟᱢ ᱫᱚ ᱚᱱᱟ ᱫᱚ ᱵᱟᱝ ᱠᱟᱹᱢᱤ ᱠᱟᱛᱮ ᱢᱮᱱᱠᱷᱟᱱ ᱟᱢ ᱫᱚ ᱩᱦᱩᱜ ᱩᱦᱩᱜ ᱩᱦᱩᱜ ᱮᱢ ᱨᱟᱜ ᱡᱚᱝ ᱠᱟᱱᱟ ᱵᱚᱭᱦᱟ ᱠᱚ ᱱᱩᱭ ᱯᱟᱹᱜᱽᱞᱤ ᱠᱩᱲᱤᱭᱟᱜ ᱥᱮᱨᱮᱧ ᱢᱟᱯᱮ ᱟᱸᱡᱚᱢ ᱠᱮᱫ ᱛᱟᱵᱚᱱᱟ ᱟᱨ ᱱᱩᱭ ᱯᱟᱹᱜᱽᱞᱤ ᱠᱩᱲᱤ ᱚᱠᱟ ᱞᱮᱠᱟᱱ ᱰᱨᱮᱥ ᱦᱚᱨᱚᱜ ᱠᱟᱛᱮᱫ ᱦᱟᱸᱜ ᱱᱟᱣᱟ ᱮᱞᱵᱟᱢ ᱮ ᱥᱩᱴᱤᱝ ᱠᱮᱫᱼᱟ ᱱᱚᱣᱟ ᱠᱚᱢᱟ ᱡᱷᱚᱛᱚ ᱯᱮ ᱧᱮᱞ ᱠᱮᱫ ᱜᱮᱛᱟᱵᱚᱱᱟ ᱢᱮᱱᱠᱷᱟᱱ ᱱᱚᱣᱟ ᱵᱷᱤᱰᱭᱳ ᱫᱚ ᱦᱟᱸᱜ ᱱᱚᱣᱟ ᱠᱷᱟᱹᱛᱤᱨ ᱜᱤᱧ ᱵᱮᱱᱟᱣ ᱠᱮᱫ ᱛᱟᱵᱚᱱᱟ ᱱᱚᱣᱟ ᱵᱷᱤᱰᱭᱳ ᱠᱚ ᱧᱮᱞ ᱠᱟᱛᱮᱫ ᱟᱯᱮ ᱪᱮᱫ ᱞᱮᱠᱟ ᱯᱮ ᱵᱩᱡᱷᱟᱹᱣ ᱠᱮᱫ ᱛᱟᱵᱚᱱᱟ ᱱᱤᱦᱟᱹᱛᱤ ᱤᱧᱟᱹᱜ ᱠᱚᱢᱮᱱᱴ ᱵᱚᱠᱥ ᱨᱮ ᱠᱚᱢᱮᱱᱴ ᱠᱟᱛᱮᱫ ᱯᱮ ᱞᱟᱹᱭ ᱦᱚᱴᱚ ᱠᱟᱜ ᱛᱟᱵᱚᱱᱟ ᱟᱨ ᱡᱟᱦᱟᱸᱭ ᱠᱚ ᱡᱩᱫᱤ ᱱᱚᱣᱟ ᱪᱮᱱᱮᱞ ᱨᱮ ᱱᱟᱣᱟ ᱢᱮᱱᱟᱜ ᱯᱮ ᱛᱟᱵᱚᱱᱟ ᱱᱚᱣᱟ ᱪᱮᱱᱮᱞ ᱨᱮ ᱠᱟᱹᱴᱤᱡ ᱪᱩᱞᱩᱝ ᱯᱮ ᱥᱟᱵᱥᱠᱨᱟᱭᱤᱵᱽ ᱧᱚᱜ ᱦᱚᱴᱚ ᱠᱟᱜᱼᱟ ᱟᱨ ᱯᱮ ᱞᱟᱭᱤᱠ ᱥᱮᱭᱟᱨ ᱦᱚᱴᱚ ᱠᱟᱜᱼᱟ ᱟᱨ ᱡᱩᱫᱤ ᱠᱷᱩᱵᱽ ᱪᱚᱨᱚᱠ ᱜᱮᱯᱮ ᱵᱩᱡᱷᱟᱹᱣ ᱠᱟᱜᱼᱟ ᱥᱮ ᱠᱷᱩᱵᱽ ᱜᱮᱯᱮ ᱠᱩᱥᱤ ᱠᱟᱣᱟᱫ ᱛᱟᱵᱚᱱᱟ ᱮᱱᱠᱷᱟᱱ ᱢᱤᱢᱤᱫᱴᱟᱹᱝ ᱯᱮ ᱠᱚᱢᱮᱱᱴ ᱦᱚᱴᱚ ᱠᱟᱜ ᱛᱟᱵᱚᱱᱟ ᱵᱚᱭᱦᱟ ᱠᱚ ᱱᱚᱣᱟ ᱵᱷᱤᱰᱭᱳ ᱫᱚ ᱱᱚᱰᱮ ᱜᱤᱧ ᱛᱷᱩᱠᱟᱹᱢ ᱠᱟᱜ ᱠᱟᱱ ᱛᱟᱵᱚᱱᱟ ᱧᱟᱯᱟᱢ ᱟᱵᱚᱱ ᱟᱨᱦᱚᱸ ᱱᱚᱝᱠᱟᱱ ᱱᱟᱣᱟ ᱵᱷᱤᱰᱭᱳ ᱨᱮ ᱫᱮᱞᱟ ᱵᱚᱱ ᱛᱚᱵᱮ ᱛᱮᱦᱮᱧᱟᱜ ᱵᱷᱤᱰᱤᱭᱳ ᱫᱚ ᱱᱚᱰᱮ ᱜᱮᱵᱚᱱ ᱠᱮᱪᱮᱫ ᱠᱟᱜᱼᱟ ᱧᱟᱯᱟᱢ ᱟᱵᱚᱱ ᱫᱩᱥᱨᱮ ᱱᱟᱣᱟ ᱵᱷᱤᱰᱤᱭᱳ ᱠᱚᱨᱮ ᱜᱮ ᱱᱟᱦᱟᱜ ᱢᱟ ᱮᱱᱠᱷᱟᱱ ᱱᱤᱛᱚᱜᱟᱜ ᱵᱷᱤᱰᱤᱭᱳ ᱫᱚ ᱱᱚᱰᱮ ᱜᱮ ᱥᱟᱱᱟᱢ ᱠᱚ ᱤᱧ ᱯᱟᱦᱴᱟ ᱠᱷᱚᱱ ᱢᱩᱪᱟᱹᱫ ᱜᱚᱰ ᱟᱨ ᱡᱚᱦᱟᱨ